ᱠᱤᱞᱳᱢᱤᱴᱟᱨ ᱥᱟᱺᱜᱤᱧ ᱛᱮ ᱟᱨ ᱚᱸᱰᱮ ᱜᱮ ᱛᱮᱦᱮᱧ ᱵᱚᱞ ᱮᱱᱮᱡ ᱢᱮᱱᱟᱜᱼᱟ ᱫᱷᱟᱢᱟᱠᱟᱫᱟᱨ ᱵᱚᱞ ᱮᱱᱮᱡ ᱫᱚ ᱦᱟᱸᱜ ᱠᱷᱟᱱ ᱢᱮᱱᱟᱜᱼᱟ ᱟᱫᱚ ᱚᱸᱰᱮ ᱠᱚ ᱥᱮᱱ ᱠᱟᱱᱟ ᱦᱟᱸᱜ ᱠᱷᱟᱱ ᱟᱠᱚ ᱫᱚᱠᱚ ᱥᱮᱱ ᱞᱟᱦᱟ ᱠᱟᱱᱟ ᱤᱧ ᱫᱚ ᱦᱟᱸᱜ ᱛᱟᱭᱚᱢ ᱨᱮ ᱢᱤᱱᱟᱹᱧᱟ ᱟᱵᱚᱣᱟᱜ ᱚᱱᱮ ᱨᱟᱹᱯᱩᱫ ᱚᱲᱮᱡ ᱥᱟᱭᱠᱮᱞ ᱟᱛᱮᱫ ᱦᱚᱸᱜᱼᱚᱭ ᱱᱚᱸᱰᱮ ᱢᱤᱱᱟᱹᱧᱟ ᱟᱨ ᱟᱵᱚ ᱨᱮᱱ ᱦᱩᱰᱤᱧ ᱠᱚᱲᱟ ᱠᱚᱦᱚᱸ ᱮᱱᱮᱡ ᱠᱚ ᱥᱮᱱ ᱠᱟᱱ ᱛᱟᱵᱚᱱᱟ ᱩᱱᱠᱩ ᱫᱚ ᱦᱟᱱᱮ ᱠᱟᱹᱴᱤᱡ ᱥᱟᱺᱜᱤᱧ ᱧᱚᱜ ᱠᱚ ᱥᱮᱱ ᱠᱟᱱᱟ ᱟᱫᱚ ᱦᱩᱰᱤᱧ ᱠᱚᱲᱟ ᱠᱚᱦᱚᱸ ᱠᱚ ᱢᱮᱛᱟ ᱫᱤᱧ ᱛᱟᱦᱮᱱᱟ ᱡᱮ ᱫᱟᱫᱟ ᱛᱮᱦᱮᱧ ᱫᱚ ᱟᱞᱮ ᱜᱚᱲᱚ ᱟᱞᱮ ᱢᱮ ᱟᱞᱮ ᱜᱚᱲᱚ ᱟᱞᱮ ᱢᱮ ᱟᱫᱚ ᱛᱮᱦᱮᱧ ᱫᱚ ᱩᱱᱠᱩ ᱦᱩᱰᱤᱧ ᱠᱚᱲᱟ ᱠᱚᱫᱚ ᱵᱟᱹᱧ ᱜᱚᱲᱚᱣᱟᱜ ᱠᱚᱣᱟ ᱞᱟᱹᱭᱟᱠᱚ ᱠᱟᱹᱱᱟᱹᱧ ᱫᱩᱥᱮ ᱟᱯᱮ ᱥᱮᱱᱚᱜ ᱯᱮ ᱦᱟᱸᱜ ᱤᱧ ᱜᱚᱲᱚ ᱟᱯᱮ ᱜᱮᱭᱟ ᱮᱴᱟᱜ ᱡᱟᱦᱟᱸ ᱛᱤᱥ ᱜᱮᱧ ᱜᱚᱲᱚ ᱟᱯᱮᱭᱟ ᱮᱴᱟᱜ ᱫᱤᱱ ᱟᱫᱚ ᱩᱱᱠᱩ ᱠᱚ ᱞᱟᱹᱭᱟ ᱵᱟᱝ ᱛᱮᱦᱮᱧ ᱫᱚ ᱟᱞᱮ ᱜᱚᱲᱚ ᱟᱞᱮ ᱢᱮ ᱟᱞᱮ ᱯᱷᱟᱥᱴ ᱯᱨᱟᱭᱤᱡᱽ ᱞᱮ ᱟᱹᱜᱩᱭ ᱜᱮᱭᱟᱞᱮ ᱟᱹᱜᱩᱭ ᱜᱮᱭᱟᱞᱮ ᱟᱢ ᱟᱞᱮ ᱵᱷᱤᱰᱤᱭᱳ ᱨᱮ ᱟᱹᱜᱩ ᱞᱮᱢᱮ ᱦᱮᱸ ᱟᱨ ᱟᱞᱮ ᱜᱚᱲᱚ ᱟᱞᱮ ᱢᱮ ᱟᱫᱚ ᱛᱮᱦᱮᱧ ᱫᱚ ᱦᱩᱰᱤᱧ ᱠᱚᱲᱟ ᱠᱚ ᱞᱟᱦᱟ ᱛᱮᱠᱚ ᱩᱰᱩᱠ ᱥᱮᱱ ᱮᱱᱟ ᱟᱫᱚ ᱤᱱᱟᱹᱛᱮ ᱩᱱᱠᱩ ᱫᱚ ᱵᱟᱹᱧ ᱜᱚᱲᱚ ᱟᱫ ᱠᱚᱣᱟ ᱟᱨ ᱥᱤᱱᱤᱭᱟᱨ ᱠᱚᱲᱟ ᱠᱚ ᱛᱟᱵᱚ ᱠᱚ ᱥᱮᱱ ᱟᱠᱟᱱᱟ ᱟᱨ ᱚᱸᱰᱮ ᱜᱮᱧ ᱪᱟᱞᱟᱜ ᱠᱟᱱᱟ ᱤᱧ ᱫᱚ ᱚᱸᱰᱮ ᱜᱮᱧ ᱜᱚᱲᱚ ᱟᱠᱚ ᱛᱟᱵᱚᱱᱟ ᱟᱨ ᱵᱷᱤᱰᱤᱭᱳ ᱟᱹᱰᱤ ᱢᱟᱱᱮ ᱪᱮᱫ ᱠᱚ ᱞᱟᱹᱭᱟ ᱫᱷᱟᱥᱩ ᱦᱩᱭᱩᱜ ᱞᱟᱹᱜᱤᱫᱚᱜ ᱠᱟᱱᱟ ᱮᱛᱚᱦᱚᱵ ᱠᱷᱚᱱ ᱢᱩᱪᱟᱹᱫ ᱫᱷᱟᱹᱵᱤᱡ ᱡᱟᱹᱨᱩᱲ ᱧᱮᱞ ᱛᱟᱵᱚᱱ ᱯᱮ ᱟᱨ ᱡᱟᱦᱟᱸ ᱨᱮ ᱥᱮᱱ ᱦᱩᱭᱩᱜ ᱠᱟᱱᱟ ᱚᱸᱰᱮ ᱦᱚᱸ ᱞᱟᱦᱟ ᱛᱮᱱᱟᱜ ᱞᱮᱠᱟ ᱦᱟᱸᱜ ᱠᱷᱟᱱ ᱯᱷᱟᱥᱴ ᱯᱨᱟᱭᱤᱡᱽ ᱫᱚ ᱦᱟᱸᱜ ᱠᱷᱟᱱ ᱟᱵᱚᱱᱟᱜ ᱜᱮ ᱢᱮᱱᱟᱜᱼᱟ ᱴᱷᱤᱠ ᱜᱮᱭᱟ ᱛᱚ ᱯᱷᱟᱥᱴ ᱯᱨᱟᱭᱤᱡᱽ ᱦᱤᱡᱩᱜ ᱠᱟᱱᱟ ᱥᱮ ᱵᱟᱝ ᱦᱤᱡᱩᱜ ᱠᱟᱱᱟ ᱵᱷᱤᱰᱤᱭᱳ ᱧᱮᱞ ᱛᱟᱵᱚᱱ ᱯᱮ ᱟᱨ ᱯᱷᱟᱥᱴ ᱯᱨᱟᱭᱤᱡᱽ ᱫᱚ ᱦᱟᱸᱜ ᱠᱷᱟᱱ ᱟᱵᱚ ᱜᱮ ᱢᱮᱱᱟᱜᱼᱟ ᱱᱚᱣᱟ ᱟᱥᱮ ᱯᱟᱥᱮ ᱡᱟᱦᱟᱸ ᱛᱤᱱᱟᱹᱜ ᱜᱟᱱ ᱮᱨᱤᱭᱟ ᱢᱮᱱᱟᱜᱼᱟ ᱱᱚᱣᱟ ᱠᱚᱨᱮ ᱫᱚ ᱦᱟᱸᱜ ᱠᱷᱟᱱ ᱟᱯᱱᱟᱨᱟᱜ ᱴᱤᱢ ᱜᱮ ᱟᱹᱰᱤ ᱫᱷᱟᱥᱩ ᱵᱟᱲᱟ ᱢᱮᱱᱟᱜᱼᱟ ᱟᱫᱚ ᱯᱷᱟᱥᱴ ᱯᱨᱟᱭᱤᱡᱽ ᱫᱚ ᱦᱟᱸᱜ ᱠᱷᱟᱱ ᱟᱯᱱᱟᱨᱟᱜ ᱜᱮ ᱥᱟᱵ ᱠᱚᱨᱟᱣ ᱢᱮᱱᱟᱜᱼᱟ ᱟᱫᱚ ᱪᱚᱞᱚ ᱪᱮᱫ ᱪᱤᱠᱟᱹᱜ ᱠᱟᱱᱟ ᱪᱟᱞᱟᱣ ᱦᱩᱭ ᱞᱮᱱᱜᱮ ᱟᱨ ᱠᱟᱹᱴᱤᱡ ᱠᱚᱲᱟ ᱠᱚ ᱟᱹᱰᱤ ᱡᱳᱨ ᱠᱚ ᱨᱤᱠᱩᱭᱮᱥᱴ ᱞᱤᱫᱤᱧᱟ ᱫᱟᱫᱟ ᱛᱮᱦᱮᱧ ᱜᱚᱲᱚ ᱟᱞᱮ ᱢᱮ ᱟᱫᱚ ᱩᱱᱠᱩ ᱢᱟ ᱵᱟᱹᱧ ᱜᱚᱲᱚ ᱟᱫ ᱠᱚᱣᱟ ᱢᱮᱱᱠᱷᱟᱱ ᱩᱱᱠᱩᱣᱟᱜ ᱦᱚᱸ ᱨᱮᱡᱟᱞᱴ ᱵᱚᱱ ᱟᱸᱡᱚᱢᱟ ᱦᱟᱸᱜ ᱠᱷᱟᱱ ᱪᱮᱫ ᱪᱤᱠᱟᱹᱜ ᱠᱟᱱᱟ ᱨᱮᱡᱟᱞᱴ ᱨᱮᱱᱟᱜ ᱯᱨᱟᱭᱤᱡᱽ ᱫᱚᱠᱚ ᱟᱹᱜᱩ ᱫᱟᱲᱮᱭᱟᱜ ᱠᱟᱱᱟ ᱥᱮ ᱵᱟᱠᱚ ᱟᱹᱜᱩ ᱫᱟᱲᱮᱭᱟᱜ ᱠᱟᱱᱟ ᱟᱫᱚ ᱪᱚᱞᱚ ᱮᱱᱠᱷᱟᱱ ᱱᱤᱛᱚᱜ ᱜᱮᱵᱚᱱ ᱪᱟᱞᱟᱣ ᱞᱮᱱᱜᱮ ᱟᱵᱚᱣᱟᱜ ᱚᱲᱮᱡ ᱥᱟᱭᱠᱮᱞ ᱢᱮᱱᱟᱜᱼᱟ ᱨᱟᱹᱯᱩᱫ ᱥᱟᱭᱠᱮᱞ ᱤᱫᱤ ᱠᱟᱛᱮᱫ ᱟᱨ ᱱᱚᱜᱼᱚᱭ ᱱᱚᱰᱮ ᱯᱮ ᱧᱮᱞᱮᱫᱼᱟ ᱵᱟᱹᱦᱩᱣᱟᱜ ᱚᱲᱮᱡ ᱥᱟᱭᱠᱮᱞ ᱥᱤᱴ ᱚᱲᱮᱡ ᱜᱮᱛᱟᱭᱟ ᱵᱟᱹᱦᱩᱣᱟᱜ ᱥᱟᱭᱠᱮᱞ ᱠᱟᱱᱟ ᱱᱚᱣᱟ ᱫᱚ ᱱᱚᱣᱟ ᱟᱛᱮᱫ ᱜᱮ ᱱᱮᱛᱟᱨ ᱫᱚ ᱜᱳᱴᱟ ᱥᱮᱱᱚᱜ ᱟᱹᱪᱩᱨ ᱵᱟᱲᱟ ᱦᱩᱭᱩᱜ ᱠᱟᱱ ᱛᱤᱧᱟᱹ ᱟᱵᱚᱣᱟᱜ ᱰᱩᱞᱩᱝ ᱜᱟᱹᱰᱤ ᱪᱟᱞᱟᱜ ᱠᱟᱱᱟ ᱟᱹᱰᱤ ᱢᱚᱡᱽ ᱠᱟᱱ ᱠᱩᱧ ᱠᱟᱱ ᱠᱩᱧ ᱟᱨ ᱦᱟᱱᱮ ᱦᱟᱱᱟ ᱥᱟᱺᱜᱤᱧ ᱟᱹᱛᱩ ᱨᱮ ᱡᱟᱦᱟᱸ ᱯᱮ ᱧᱮᱞ ᱧᱟᱢᱮᱜᱼᱟ ᱚᱱᱟ ᱟᱹᱛᱩ ᱨᱮᱜᱮ ᱵᱚᱞ ᱮᱱᱮᱡ ᱛᱟᱵᱚ ᱦᱩᱭᱩᱜ ᱠᱟᱱᱟ ᱚᱸᱰᱮ ᱜᱮ ᱟᱵᱚ ᱨᱮᱱ ᱢᱟᱱᱮ ᱥᱤᱱᱤᱭᱟᱨ ᱫᱟᱫᱟ ᱛᱟᱠᱚ ᱠᱚ ᱥᱮᱱ ᱠᱟᱱᱟ ᱵᱚᱞ ᱮᱱᱮᱡ ᱚᱸᱰᱮ ᱜᱮᱵᱚᱱ ᱥᱮᱱᱚᱜ ᱠᱟᱱᱟ ᱟᱨ ᱨᱟᱥᱛᱟ ᱵᱟᱹᱲᱤ ᱧᱮᱞ ᱯᱮ ᱪᱮᱫ ᱪᱚᱨᱚᱠ ᱧᱮᱞᱚᱜ ᱠᱟᱱᱟ ᱮᱠᱫᱚᱢ ᱡᱷᱟᱠᱟᱥ ᱨᱟᱥᱛᱟ ᱠᱳᱱᱳ ᱯᱨᱚᱵᱞᱮᱢ ᱜᱮ ᱵᱟᱹᱱᱩᱜᱼᱟ ᱟᱨ ᱡᱟᱦᱟᱸ ᱥᱟᱭᱠᱮᱞ ᱵᱚᱱ ᱤᱫᱤᱭᱮᱜᱼᱟ ᱱᱚᱣᱟ ᱫᱚ ᱦᱟᱸᱜ ᱠᱷᱟᱱ ᱵᱟᱹᱦᱩᱣᱟᱜ ᱥᱟᱭᱠᱮᱞ ᱠᱟᱱᱟ ᱱᱚᱜᱼᱚᱭ ᱧᱮᱞ ᱯᱮ ᱵᱟᱹᱦᱩᱣᱟᱜ ᱥᱟᱭᱠᱮᱞ ᱛᱮᱜᱮ ᱱᱮᱛᱟᱨ ᱫᱚ ᱜᱳᱴᱟ ᱜᱮᱦᱟᱸᱜ ᱤᱧ ᱢᱟᱞᱠᱟᱣ ᱵᱟᱲᱟᱜ ᱠᱟᱱᱟ ᱟᱫᱚ ᱤᱧᱦᱚᱸ ᱦᱟᱸᱜ ᱠᱷᱟᱱ ᱥᱟᱭᱠᱮᱞ ᱫᱚᱠᱚ ᱮᱢᱟᱫᱤᱧ ᱛᱟᱦᱮᱱᱟ ᱥᱠᱩᱞ ᱨᱮ ᱟᱫᱚ ᱚᱱᱟ ᱥᱠᱩᱞ ᱥᱟᱭᱠᱮᱞ ᱫᱚ ᱦᱟᱸᱜ ᱵᱟᱹᱲᱤᱡ ᱧᱚᱜ ᱟᱠᱟᱱᱛᱮ ᱟᱫᱚ ᱚᱱᱟᱫᱚ ᱵᱟᱹᱧ ᱵᱟᱜᱟᱣᱮᱫᱼᱟ ᱟᱨ ᱵᱟᱹᱦᱩᱣᱟᱜ ᱥᱟᱭᱠᱮᱞ ᱵᱮᱥ ᱜᱮᱭᱟ ᱚᱱᱟ ᱥᱟᱭᱠᱮᱞ ᱛᱮᱜᱮ ᱦᱟᱸᱜ ᱜᱳᱴᱟᱧ ᱪᱟᱞᱟᱣ ᱵᱟᱲᱟᱜ ᱠᱟᱱᱟ ᱦᱮᱱᱰᱮᱞ ᱛᱟᱵᱚᱱ ᱟᱲᱟᱜ ᱮᱫᱟ ᱧᱮᱞ ᱯᱮ ᱦᱮᱱᱰᱮᱞ ᱟᱲᱟᱜ ᱠᱟᱛᱮ ᱥᱟᱭᱠᱮᱞ ᱞᱟᱜᱟ ᱟᱹᱰᱤ ᱢᱚᱡᱟ ᱧᱮᱞ ᱯᱮ ᱛᱟᱵᱚᱱ ᱩᱥ ᱠᱚ ᱵᱚᱞ ᱮᱱᱮᱡ ᱰᱟᱹᱦᱤ ᱫᱚ ᱛᱟᱵᱚ ᱥᱮᱴᱮᱨᱮᱱᱟ ᱚᱱᱟ ᱥᱩᱨ ᱨᱮᱜᱮ ᱢᱮᱱᱟᱜ ᱵᱚᱞ ᱠᱚ ᱮᱱᱮᱡ ᱠᱟᱱᱟ ᱧᱮᱞ ᱠᱚᱯᱮ ᱚᱱᱟ ᱚᱸᱰᱮ ᱵᱚᱞ ᱮᱱᱮᱡ ᱦᱩᱭᱩᱜ ᱠᱟᱱᱟ ᱠᱟᱱ ᱥᱩᱨ ᱨᱮᱜᱮ ᱟᱨ ᱥᱟᱭᱠᱮᱞ ᱫᱚ ᱛᱟᱵᱚᱧ ᱫᱚᱦᱚ ᱟᱠᱟᱫ ᱦᱟᱱᱟ ᱦᱟᱸᱰᱮ ᱞᱮᱠᱟ ᱫᱚ ᱪᱚᱞᱚ ᱮᱱᱠᱷᱟᱱ ᱱᱤᱛᱚᱜ ᱫᱚ ᱵᱚᱞ ᱮᱱᱮᱡ ᱰᱟᱹᱦᱤ ᱫᱚ ᱛᱟᱵᱚ ᱥᱮᱴᱮᱨᱮᱱᱟ ᱟᱫᱚ ᱱᱤᱛᱚᱜ ᱫᱚ ᱵᱚᱞ ᱮᱱᱮᱡ ᱫᱮᱠᱷᱟᱣ ᱯᱮ ᱪᱮᱫ ᱞᱮᱠᱟ ᱵᱚᱞ ᱠᱚ ᱮᱱᱮᱡ ᱱᱚᱜᱼᱚᱭ ᱧᱮᱞ ᱯᱮ ᱵᱚᱞ ᱮᱱᱮᱡ ᱰᱟᱹᱦᱤ

ᱪᱮᱫ ᱠᱚ ᱞᱟᱹᱭᱟ ᱟᱨ ᱠᱟᱹᱴᱤᱡ ᱠᱚ ᱡᱟᱦᱟᱸ ᱠᱷᱮᱞ ᱠᱚ ᱪᱟᱞᱟᱣ ᱞᱮᱱ ᱛᱟᱦᱮᱸᱫ ᱥᱮ ᱚᱸᱰᱮ ᱦᱚᱸ ᱠᱷᱮᱞ ᱵᱟᱝ ᱦᱩᱭ ᱠᱟᱱᱟ ᱟᱫᱚ ᱚᱱᱟᱛᱮ ᱛᱮᱦᱮᱧᱟᱜ ᱠᱤᱥᱢᱚᱛ ᱜᱮ ᱛᱟᱵᱚ ᱵᱟᱹᱲᱤᱡᱼᱟ ᱟᱨ ᱤᱱᱟᱹᱛᱮ ᱱᱚᱸᱰᱮ ᱦᱚᱸᱵᱚᱱ ᱦᱟᱨᱟᱣᱮᱱᱟ ᱟᱨ ᱦᱟᱸᱰᱮ ᱦᱚᱸ ᱠᱷᱮᱞ ᱦᱚᱸ ᱛᱟᱵᱚ ᱵᱟᱝ ᱦᱩᱭ ᱞᱮᱱᱟ ᱟᱫᱚ ᱤᱱᱟᱹᱛᱮ ᱤᱧ ᱢᱚᱱᱮ ᱠᱮᱫᱟᱹᱧ ᱡᱮ ᱡᱟᱦᱟᱸ ᱨᱮ ᱠᱷᱮᱞ ᱦᱮᱡ ᱦᱩᱭ ᱞᱮᱱ ᱛᱟᱦᱮᱱᱟ ᱡᱟᱦᱟᱸ ᱨᱮ ᱠᱷᱮᱞ ᱵᱚᱱ ᱦᱮᱡ ᱟᱠᱟᱱᱟ ᱚᱸᱰᱮ ᱜᱮ ᱥᱩᱨ ᱨᱮ ᱢᱤᱫᱴᱮᱱ ᱥᱩᱨ ᱨᱮᱜᱮ ᱢᱤᱫᱴᱮᱱ ᱡᱟᱭᱜᱟ ᱢᱮᱱᱟᱜᱼᱟ ᱟᱨ ᱪᱚᱞᱚ ᱚᱱᱟ ᱟᱯᱮ ᱠᱚ ᱥᱟᱞᱟᱜ ᱤᱧ ᱥᱮᱭᱟᱨ ᱞᱮᱜᱮ ᱞᱟᱹᱭᱫᱟᱹᱧ ᱪᱚᱞᱚ ᱫᱮᱠᱷᱟᱣ ᱟᱠᱚ ᱜᱮ ᱚᱱᱟ

ᱪᱮᱫ ᱠᱚ ᱞᱟᱹᱭᱟ ᱵᱮᱠ ᱠᱮᱢᱮᱨᱟ ᱛᱤᱧ ᱫᱮᱠᱷᱟᱣ ᱟᱯᱮ ᱠᱟᱱᱟ ᱟᱯᱮ ᱠᱟᱱᱟ ᱧᱮᱞ ᱯᱮ ᱱᱟᱡᱟᱨᱟ ᱪᱮᱫ ᱪᱚᱨᱚᱠ ᱧᱮᱞᱚᱜ ᱠᱟᱱᱟ ᱳ ᱢᱟᱭ ᱜᱚᱰ ᱳ ᱡᱟᱦᱟᱸᱭ ᱠᱚ ᱱᱟᱹᱭ ᱫᱷᱟᱨᱮ ᱨᱮᱱ ᱠᱟᱱᱟ ᱯᱮ ᱩᱱᱠᱩ ᱫᱚ ᱦᱟᱢᱮᱥᱟ ᱱᱚᱝᱠᱟ ᱫᱨᱤᱥᱥᱚ ᱯᱮ ᱧᱮᱞ ᱡᱚᱝ ᱠᱟᱱᱟ ᱱᱚᱝᱠᱟᱱ ᱥᱤᱱ ᱯᱮ ᱧᱮᱞ ᱡᱚᱝ ᱠᱟᱱᱟ ᱩᱱᱠᱩ ᱴᱷᱮᱱ ᱫᱚ ᱟᱫᱚ ᱱᱚᱣᱟ ᱫᱚ ᱢᱟᱨᱟᱝ ᱠᱟᱛᱷᱟ ᱵᱟᱝ ᱠᱟᱱᱟ ᱢᱮᱱᱠᱷᱟᱱ ᱡᱟᱦᱟᱸᱭ ᱠᱚ ᱢᱟᱱᱮ ᱱᱟᱹᱭ ᱜᱟᱰᱟ ᱫᱷᱟᱨᱮ ᱨᱮᱱ ᱵᱟᱝ ᱠᱟᱱᱟ ᱯᱮ ᱟᱯᱮ ᱠᱚᱫᱚ ᱟᱹᱰᱤ ᱡᱳᱨ ᱯᱮ ᱠᱩᱥᱤᱭᱟᱜ ᱜᱮᱭᱟ ᱱᱚᱝᱠᱟ ᱞᱩᱠ ᱧᱮᱞ ᱯᱮ ᱠᱤᱪᱷᱩᱴᱟ ᱥᱤᱱᱮᱢᱮᱴᱤᱠ ᱞᱮᱠᱟ ᱵᱟᱝ ᱧᱮᱞᱚᱜ ᱠᱟᱱᱟ ᱦᱳᱭ ᱚᱱᱟ ᱥᱟᱭᱤᱰ ᱥᱟᱭᱤᱰ ᱠᱚ ᱧᱮᱞ ᱯᱮ ᱚᱱᱟ ᱫᱷᱟᱨᱮ ᱫᱷᱟᱨᱮ ᱠᱚ ᱧᱮᱞ ᱯᱮ ᱟᱹᱰᱤ ᱪᱚᱨᱚᱠ ᱜᱤᱧ ᱧᱮᱞᱮᱫᱼᱟ ᱤᱧ ᱫᱚ ᱛᱚᱵᱮ ᱫᱟᱜ ᱠᱚ ᱧᱮᱞᱚᱜ ᱠᱟᱱᱟ ᱪᱮᱫ ᱪᱮᱦᱨᱟ ᱡᱮᱢᱚᱱ ᱫᱷᱤᱨᱤ ᱛᱮᱠᱚ ᱛᱚᱞ ᱠᱟᱫᱟ ᱩᱱᱟᱹᱜᱴᱟ ᱦᱟᱱᱟ ᱦᱟᱸᱰᱮ ᱞᱟᱦᱟ ᱥᱮᱫ ᱨᱮᱦᱚᱸ ᱢᱮᱱᱟᱜᱼᱟ ᱟᱨ ᱚᱱᱛᱮ ᱨᱮᱦᱚᱸ ᱢᱮᱱᱟᱜᱼᱟ ᱪᱚᱞᱚ ᱱᱤᱛᱚᱜ ᱫᱚ ᱚᱱᱟ ᱫᱟᱜ ᱫᱷᱟᱨᱮ ᱵᱚᱱ ᱪᱟᱞᱟᱜᱼᱟ ᱠᱟᱹᱴᱤᱡ ᱪᱤᱝ ᱪᱤᱝ ᱪᱤᱝ ᱪᱤᱝ ᱳ ᱱᱚᱣᱟ ᱫᱷᱤᱨᱤ ᱠᱚ ᱢᱟ ᱤᱭᱟᱹ ᱠᱟᱱᱟ ᱫᱷᱤᱨᱤ ᱠᱚ ᱴᱷᱤᱠ ᱴᱷᱟᱠ ᱵᱟᱝ ᱥᱚᱡᱷᱮ ᱤᱭᱟᱹ ᱜᱮᱭᱟ ᱢᱟᱱᱮ ᱵᱟᱝ ᱵᱟᱹᱭᱥᱟᱹᱣᱟ ᱫᱷᱤᱨᱤ ᱠᱚ ᱞᱟᱲᱟᱜ ᱠᱟᱱᱟ

ᱚᱱᱟ ᱵᱟᱭᱨᱮᱞᱤ ᱡᱟᱦᱟᱸ ᱪᱚᱨ ᱧᱮᱞᱚᱜ ᱠᱟᱱᱟ ᱚᱱᱟ ᱱᱚᱣᱟ ᱥᱟᱭᱤᱰ ᱛᱮ ᱪᱟᱞᱟᱣ ᱠᱟᱛᱮᱫ ᱦᱟᱱᱛᱮ ᱟᱹᱪᱩᱨ ᱪᱟᱞᱟᱜ ᱠᱟᱱᱟ ᱢᱟᱱᱮ ᱱᱚᱸᱰᱮ ᱫᱚ ᱱᱟᱹᱭ ᱨᱮᱭᱟᱜ ᱤᱭᱩ ᱟᱠᱠᱨᱤᱛᱤ ᱠᱟᱱᱟ ᱱᱚᱸᱰᱮ ᱤᱱᱟᱹᱛᱮ ᱟᱹᱰᱤ ᱯᱚᱯᱩᱞᱟᱨ ᱜᱮᱭᱟ ᱱᱚᱣᱟ ᱥᱛᱷᱟᱱᱤᱭᱚ ᱦᱚᱲ ᱠᱚᱴᱷᱮᱱ ᱚᱱᱟᱛᱮ ᱤᱭᱩ ᱟᱠᱠᱨᱤᱛᱤ ᱤᱭᱩ ᱟᱠᱠᱨᱤᱛᱤ ᱢᱤᱫᱴᱮᱱ ᱡᱟᱭᱜᱟ ᱠᱟᱱᱟ ᱤᱭᱩ ᱟᱠᱠᱨᱤᱛᱤ ᱱᱟᱹᱭ ᱨᱮᱭᱟᱜ ᱢᱟᱱᱮ ᱤᱭᱩ ᱟᱠᱟᱨ ᱱᱚᱸᱰᱮ ᱫᱷᱟᱨᱚᱱ ᱟᱠᱟᱫᱼᱟ ᱥᱟᱯᱷᱟ ᱜᱮᱭᱟ ᱫᱟᱜ ᱮᱱᱦᱚᱸ ᱵᱟᱨᱭᱟ ᱯᱮᱭᱟ ᱰᱟᱹᱲᱠᱟᱹ ᱠᱚ ᱫᱤᱥᱟᱹᱜ ᱠᱟᱱᱟ ᱟᱨ ᱦᱟᱱᱛᱮ ᱨᱮ ᱦᱟᱹᱠᱩ ᱠᱚ ᱡᱷᱟᱹᱞᱤᱭᱮᱫ ᱠᱚᱣᱟ ᱧᱮᱞ ᱠᱚᱣᱟ ᱯᱮ ᱢᱤᱫ ᱦᱚᱲ ᱯᱟᱲᱮ ᱦᱟᱹᱠᱩ ᱡᱷᱟᱹᱞᱤᱭᱮᱫ ᱠᱚᱣᱟᱭ ᱟᱫᱚ ᱠᱮᱢᱮᱨᱟ ᱨᱮ ᱵᱟᱭ ᱧᱮᱞ ᱴᱷᱤᱠᱟᱹᱜ ᱠᱟᱱᱟ ᱟᱹᱰᱤ ᱦᱩᱰᱤᱧ ᱦᱩᱰᱤᱧ ᱜᱮᱭᱟ ᱱᱚᱸᱰᱮ ᱟᱨ ᱱᱚᱰᱮ ᱯᱟᱞᱮ ᱦᱚᱲ ᱛᱩᱯᱩ ᱠᱚᱦᱚᱸ ᱠᱚ ᱦᱤᱡᱩᱜ ᱜᱮᱭᱟ ᱱᱚᱜᱼᱚᱭ ᱱᱚᱰᱮ ᱥᱮᱢᱯᱩ ᱯᱮᱠᱮᱴ ᱢᱮᱱᱟᱜᱼᱟ ᱠᱞᱤᱱᱤᱠ ᱯᱞᱟᱥ ᱱᱚᱜᱼᱚᱭ ᱥᱮᱢᱯᱩ ᱟᱨ ᱱᱚᱰᱮ ᱰᱚᱰᱚ ᱛᱟᱵᱚ ᱧᱮᱞ ᱯᱮ ᱱᱚᱰᱮ ᱛᱩᱯᱩ ᱠᱚᱦᱚᱸ ᱠᱚ ᱦᱤᱡᱩᱜ ᱜᱮᱭᱟ ᱵᱩᱡᱷᱟᱹᱣ ᱧᱟᱢᱚᱜ ᱠᱟᱱᱟ ᱚᱱᱠᱟ ᱛᱮᱵᱚᱱ ᱦᱮᱡ ᱟᱠᱟᱱᱟ ᱟᱵᱚ ᱜᱟᱛᱮ ᱠᱚ ᱛᱮᱦᱮᱧᱟᱜ ᱵᱷᱤᱰᱤᱭᱳ ᱪᱮᱫ ᱞᱮᱠᱟ ᱯᱮ ᱵᱩᱡᱷᱟᱹᱣ ᱠᱮᱜᱼᱟ ᱠᱚᱢᱮᱱᱴ ᱵᱚᱠᱥ ᱠᱟᱛᱮ ᱚᱞ ᱛᱟᱵᱚᱱ ᱯᱮ ᱟᱨ ᱱᱚᱜᱼᱚᱭ ᱧᱮᱞ ᱛᱟᱵᱚᱱ ᱯᱮ ᱟᱹᱰᱤ ᱪᱚᱨᱚᱠ ᱡᱟᱭᱜᱟ ᱴᱮᱱᱴᱮᱲᱮᱱ ᱱᱚᱣᱟ ᱡᱟᱭᱜᱟ ᱜᱮ ᱧᱮᱞ ᱞᱟᱹᱜᱤᱫ ᱛᱮᱧ ᱟᱹᱜᱩ ᱞᱮᱫ ᱯᱮ ᱛᱟᱦᱮᱱᱟ ᱟᱨ ᱵᱚᱞ ᱮᱱᱮᱡ ᱫᱚ ᱦᱩᱭᱩᱜ ᱠᱟᱱ ᱜᱮᱭᱟ ᱚᱸᱰᱮ ᱵᱚᱞ ᱮᱱᱮᱡ ᱨᱮ ᱟᱫᱚ ᱵᱟᱵᱚᱱ ᱫᱟᱲᱮ ᱞᱮᱱᱟ ᱪᱮᱫ ᱪᱤᱠᱟᱹ ᱦᱩᱭᱩᱜᱼᱟ ᱪᱚ ᱥᱩᱨ ᱨᱮ ᱢᱤᱫᱴᱮᱱ ᱱᱚᱝᱠᱟ ᱱᱟᱹᱭ ᱢᱮᱱᱟᱜᱼᱟ ᱪᱚ ᱵᱚᱱ ᱫᱟᱬᱟ ᱟᱹᱜᱩ ᱞᱮᱜᱮ ᱧᱮᱞ ᱫᱟᱲᱮᱭᱟᱜ ᱯᱮ ᱠᱟᱱᱟ ᱤᱧᱟᱹᱜ ᱛᱟᱭᱚᱢ ᱨᱮ ᱪᱮᱫ ᱪᱮᱦᱨᱟ ᱱᱟᱡᱟᱨᱟ ᱧᱮᱞᱚᱜ ᱠᱟᱱᱟ ᱟᱹᱰᱤ ᱪᱚᱨᱚᱠ ᱥᱤᱱ ᱧᱮᱞᱚᱜ ᱠᱟᱱᱟ

ᱚᱸᱰᱮ ᱱᱟᱹᱭ ᱜᱷᱟᱴ ᱨᱮ ᱠᱟᱹᱴᱤᱡ ᱵᱤᱫᱟᱹᱞ ᱨᱮ ᱫᱚᱢᱮ ᱛᱩᱯᱩ ᱵᱟᱲᱟ ᱦᱩᱭ ᱠᱚᱜᱼᱟ ᱱᱟᱹᱭ ᱨᱮ ᱚᱱᱟ ᱠᱚ ᱢᱤᱥ ᱵᱟᱲᱟ ᱦᱩᱭᱩᱜ ᱜᱮᱭᱟ ᱢᱤᱥ ᱜᱤᱭᱟᱹᱧ ᱚᱱᱟ ᱠᱚ ᱡᱮ ᱱᱮᱛᱟᱨ ᱡᱩᱫᱤ ᱚᱱᱠᱟ ᱛᱩᱯᱩ ᱵᱟᱲᱟ ᱜᱟᱱ ᱠᱚᱜᱼᱟ ᱢᱮᱱᱠᱷᱟᱱ ᱥᱚᱢᱚᱭ ᱠᱟᱛᱮᱫ ᱢᱟᱢᱟ ᱚᱲᱟᱜ ᱜᱮ ᱪᱟᱞᱟᱣ ᱵᱟᱝ ᱦᱩᱭᱩᱜ ᱠᱟᱱᱟ ᱟᱨ ᱥᱚᱢᱚᱭ ᱜᱮ ᱵᱟᱝ ᱧᱟᱢᱚᱜ ᱠᱟᱱᱟ ᱢᱟᱢᱟ ᱚᱲᱟᱜ ᱪᱟᱞᱟᱣ ᱨᱮᱭᱟᱜ ᱟᱫᱚ ᱤᱱᱟᱹᱛᱮ ᱱᱟᱹᱭ ᱠᱚᱨᱮ ᱛᱩᱯᱩ ᱦᱚᱸ ᱵᱟᱭ ᱦᱩᱭᱩᱜ ᱠᱟᱱᱟ ᱱᱤᱛᱚᱜ ᱫᱚ ᱟᱵᱚᱣᱟᱜ ᱰᱩᱞᱩᱝ ᱜᱟᱹᱰᱤ ᱴᱷᱮᱱ ᱵᱚᱱ ᱥᱮᱱᱚᱜᱼᱟ ᱫᱷᱤᱨᱤ ᱠᱚ ᱧᱮᱞ ᱛᱟᱵᱚᱱ ᱯᱮ ᱱᱚᱜᱼᱚᱭ ᱛᱟᱵᱚ ᱟᱵᱚᱣᱟᱜ ᱰᱩᱞᱩᱝ ᱜᱟᱹᱰᱤ